ᱥᱟᱱᱟᱢ ᱠᱚ ᱡᱚᱦᱟᱨ ᱜᱮ ᱟᱹᱞᱤᱧᱟᱜ ᱥᱮᱪᱮᱫ ᱟᱠᱷᱲᱟ ᱤᱭᱩᱴᱩᱵᱽ ᱪᱮᱱᱮᱞ ᱛᱮ ᱡᱚᱛᱚ ᱦᱚᱲ ᱜᱮ ᱥᱟᱹᱜᱩᱱ ᱫᱟᱨᱟᱢ ᱛᱮᱦᱮᱧ ᱩᱭᱦᱟᱹᱨ ᱠᱮᱜᱼᱟ ᱞᱤᱧ ᱠᱤᱪᱷᱤ ᱟᱯᱮ ᱠᱚ ᱥᱟᱢᱟᱝ ᱨᱮ ᱢᱤᱫ ᱜᱟᱞᱚᱪ ᱞᱤᱧ ᱫᱚᱦᱚᱭᱟ ᱢᱮᱱᱛᱮ ᱢᱮᱱᱠᱷᱟᱱ ᱟᱵᱚ ᱫᱚ ᱥᱟᱱᱛᱟᱲ ᱡᱟᱹᱛᱤ ᱠᱟᱱᱟ ᱟᱵᱚᱣᱟᱜ ᱥᱟᱶᱛᱟ ᱢᱮᱱᱟᱜᱼᱟ ᱥᱟᱶᱛᱟ ᱦᱚᱸ ᱟᱹᱰᱤ ᱥᱩᱥᱟᱹᱨ ᱜᱮᱭᱟ ᱢᱮᱱᱠᱷᱟᱱ ᱟᱵᱚᱣᱟᱜ ᱛᱟᱞᱟ ᱨᱮ ᱛᱤᱱᱟᱹᱜ ᱜᱟᱱ ᱚᱥᱩᱵᱤᱫᱷᱟ ᱜᱟᱸᱰᱮ ᱫᱟᱨᱟᱢ ᱟᱠᱟᱱᱟ ᱢᱮᱱᱠᱷᱟᱱ ᱟᱵᱚ ᱟᱹᱰᱤ ᱜᱟᱱ ᱠᱷᱮᱛᱨᱚ ᱠᱚᱨᱮ ᱵᱟᱝ ᱵᱚ ᱞᱟᱦᱟ ᱞᱟᱦᱟᱱᱛᱤ ᱫᱟᱲᱮᱭᱟᱜ ᱠᱟᱱ ᱤᱫᱤ ᱠᱟᱛᱮᱫ ᱟᱹᱞᱤᱧᱟᱜ ᱢᱚᱱ ᱨᱮ ᱢᱤᱫᱴᱟᱝ ᱦᱮᱡ ᱮᱱᱟ ᱟᱵᱚ ᱫᱤᱥᱚᱢ ᱦᱚᱲ ᱠᱚ ᱛᱟᱞᱟ ᱨᱮ ᱟᱯᱮ ᱠᱚ ᱛᱟᱞᱟ ᱨᱮ ᱥᱚᱢᱟᱡᱽ ᱛᱟᱞᱟ ᱨᱮ ᱠᱤᱪᱷᱤ ᱢᱮᱱ ᱨᱮᱭᱟᱜ ᱠᱟᱛᱷᱟ ᱢᱮᱱᱟᱜᱼᱟ ᱚᱱᱟᱛᱮ ᱛᱮᱦᱮᱧ ᱟᱹᱞᱤᱧ ᱡᱚᱛᱚ ᱦᱚᱲ ᱠᱚᱞᱤᱧ ᱞᱟᱹᱭ ᱥᱚᱫᱚᱨ ᱟᱵᱚᱱ ᱠᱟᱱᱟ ᱡᱮ ᱟᱵᱚ ᱴᱷᱮᱱ ᱚᱥᱩᱵᱤᱫᱷᱟ ᱠᱚ ᱢᱮᱱᱟᱜᱟ ᱚᱱᱟ ᱠᱚ ᱥᱟᱦᱟ ᱫᱚ ᱫᱚᱨᱠᱟᱨ ᱦᱩᱭᱩᱜᱼᱟ ᱚᱱᱟ ᱠᱚᱫᱚ ᱦᱩᱭᱩᱜ ᱠᱟᱱᱟ ᱟᱵᱚᱣᱟᱜ ᱢᱚᱱ ᱵᱷᱤᱛᱤᱨ ᱨᱮ ᱢᱤᱫᱴᱤᱡ ᱵᱚᱞᱚ ᱟᱠᱟᱱᱟ ᱫᱚ ᱤᱧ ᱫᱚ ᱵᱟᱹᱧ ᱫᱟᱲᱮᱭᱟᱜᱼᱟ ᱤᱧ ᱴᱷᱮᱱ ᱫᱚ ᱪᱮᱫ ᱦᱚᱸ ᱵᱟᱹᱱᱩᱜᱼᱟ ᱟᱞᱮ ᱫᱚᱞᱮ ᱨᱮᱸᱜᱮᱡ ᱜᱮᱭᱟ ᱟᱨᱦᱚᱸ ᱚᱱᱠᱟ ᱜᱮ ᱟᱹᱰᱤ ᱟᱹᱰᱤ ᱠᱟᱛᱷᱟ ᱫᱚ ᱱᱚᱣᱟ ᱠᱚ ᱢᱮᱱ ᱫᱚ ᱟᱹᱰᱤ ᱥᱚᱦᱚᱡᱽ ᱜᱮᱭᱟ ᱤᱠᱷᱟᱹᱱ ᱟᱵᱚ ᱠᱟᱹᱢᱤ ᱞᱮᱠᱷᱟᱱ ᱡᱚᱛᱚᱣᱟᱜ ᱜᱮᱵᱚ ᱫᱟᱲᱮᱭᱟᱜᱼᱟ ᱚᱱᱟ ᱛᱟᱞᱟ ᱨᱮ ᱟᱵᱚ ᱦᱚᱸ ᱥᱟᱱᱛᱟᱲ ᱦᱚᱯᱚᱱ ᱠᱟᱱᱟ ᱵᱟᱝ ᱟᱹᱫᱤᱵᱟᱹᱥᱤ ᱠᱟᱱᱟ ᱵᱚ ᱢᱮᱱᱠᱷᱟᱱ ᱚᱱᱠᱟ ᱜᱮ ᱪᱷᱟᱹᱛᱤᱠ ᱯᱟᱴᱚᱠ ᱦᱚᱸ ᱟᱠᱚ ᱠᱚ ᱦᱚᱲ ᱦᱚᱯᱚᱱ ᱠᱟᱱᱟ ᱟᱠᱚ ᱠᱚ ᱫᱟᱲᱮᱭᱟᱜᱼᱟ ᱟᱵᱚ ᱫᱚ ᱪᱮᱠᱟ ᱵᱟᱵᱚ ᱫᱟᱲᱮᱭᱟᱜᱼᱟ ᱢᱮᱱᱠᱷᱟᱱ ᱟᱵᱚᱣᱟᱜ ᱛᱟᱞᱟ ᱨᱮ ᱚᱱᱮ ᱪᱚ ᱵᱟᱝ ᱫᱟᱲᱮᱭᱟᱜ ᱵᱟᱹᱧ ᱫᱟᱲᱮᱭᱟᱜ ᱢᱚᱱ ᱛᱟᱵᱚ ᱢᱮᱱᱟᱜᱼᱟ ᱢᱚᱱ ᱵᱷᱤᱛᱟᱹᱨ ᱢᱤᱫᱴᱤᱡ ᱵᱚᱞᱚ ᱟᱠᱟᱱᱟ ᱚᱱᱟ ᱜᱮ ᱟᱵᱚᱣᱟᱜ ᱟᱹᱰᱤ ᱢᱟᱨᱟᱝ ᱡᱟᱸᱜᱮ ᱫᱟᱨᱟᱢ ᱫᱚ ᱟᱨ ᱱᱚᱣᱟ ᱡᱟᱸᱜᱮ ᱫᱟᱨᱟᱢ ᱠᱚ ᱫᱟᱨᱟᱢᱚᱜ ᱞᱟᱹᱜᱤᱫ ᱠᱷᱟᱱ ᱟᱵᱚ ᱱᱤᱦᱟᱹᱛᱤ ᱥᱮᱪᱮᱫ ᱛᱮ ᱦᱩᱭ ᱟᱵᱚᱱᱟ ᱟᱵᱚ ᱵᱟᱝ ᱵᱚᱱ ᱥᱮᱪᱮᱫ ᱞᱮᱱᱠᱷᱟᱱ ᱟᱵᱚᱣᱟᱜ ᱵᱷᱤᱛᱤᱨ ᱨᱮ ᱵᱩᱫᱷᱤ ᱫᱤᱥᱟᱹ ᱜᱮᱭᱟᱱ ᱢᱟᱨᱥᱟᱞ ᱵᱟᱭ ᱵᱟᱭ ᱦᱤᱡᱩᱜᱼᱟ ᱚᱱᱟ ᱜᱮᱭᱟᱱ ᱢᱟᱨᱥᱟᱞ ᱦᱤᱡᱩᱜ ᱞᱟᱹᱜᱤᱫ ᱠᱷᱟᱱ ᱱᱤᱦᱟᱹᱛᱤ ᱟᱵᱚ ᱥᱮᱪᱮᱫ ᱛᱮ ᱦᱩᱭ ᱟᱵᱚᱱᱟ ᱥᱮᱪᱮᱫ ᱢᱟᱫᱽᱫᱷᱚᱢ ᱛᱮᱜᱮ ᱡᱚᱛᱚᱣᱟᱜ ᱵᱚᱱ ᱩᱭᱦᱟᱹᱨ ᱫᱟᱲᱮᱭᱟᱜᱼᱟ ᱡᱚᱛᱚᱣᱟᱜ ᱵᱚᱱ ᱴᱷᱤᱠᱟᱹ ᱫᱟᱲᱮᱭᱟᱜᱼᱟ ᱟᱨ ᱡᱩᱫᱤ ᱵᱟᱵᱚ ᱥᱮᱪᱮᱫᱚᱜᱼᱟ ᱮᱱᱠᱷᱟᱱ ᱫᱚ ᱟᱵᱚ ᱵᱷᱤᱛᱟᱹᱨ ᱨᱮ ᱢᱟᱨᱥᱟᱞ ᱰᱟᱦᱟᱨ ᱵᱟᱭ ᱟᱹᱛᱤᱧᱚᱜᱼᱟ ᱚᱱᱟ ᱤᱫᱤ ᱠᱟᱛᱮᱫ ᱚᱱᱟ ᱤᱫᱤ ᱠᱟᱛᱮᱫ ᱜᱮᱛᱚ ᱛᱮᱦᱮᱧ ᱟᱹᱰᱤ ᱞᱟᱛᱟᱨ ᱨᱮ ᱢᱮᱱᱟᱜ ᱵᱚᱱᱟ ᱚᱱᱟ ᱞᱟᱛᱟᱨ ᱨᱮ ᱢᱮᱱᱟᱜ ᱵᱚᱱ ᱠᱷᱟᱹᱛᱤᱨ ᱛᱮ ᱟᱵᱚ ᱛᱮᱦᱮᱧ ᱟᱵᱚᱣᱟᱜ ᱢᱚᱱ ᱟᱵᱚᱣᱟᱜ ᱛᱚᱱ ᱢᱚᱱ ᱪᱮᱫ ᱦᱚᱸ ᱵᱟᱭ ᱢᱟᱨᱥᱟᱞ ᱫᱟᱲᱮᱭᱟᱜ ᱠᱟᱱᱟ ᱚᱱᱟ ᱤᱫᱤ ᱠᱟᱛᱮᱫ ᱟᱵᱚᱣᱟᱜ ᱢᱚᱱ ᱵᱷᱤᱛᱟᱹᱨ ᱨᱮ ᱡᱮ ᱯᱚᱨᱡᱚᱱᱛᱚ ᱤᱧ ᱫᱟᱲᱮᱭᱟᱜᱼᱟᱹᱧ ᱤᱧ ᱫᱚᱣᱟᱨᱟ ᱦᱩᱭᱩᱜᱼᱟ ᱦᱩᱭᱩᱜ ᱜᱮᱭᱟ ᱠᱟᱹᱢᱤ ᱫᱟᱲᱮᱭᱟᱜᱼᱟᱹᱧ ᱚᱱᱟ ᱠᱚ ᱢᱚᱱ ᱡᱮ ᱯᱚᱨᱡᱚᱱᱛᱚ ᱵᱟᱭ ᱦᱮᱡ ᱟᱠᱟᱱᱟ ᱩᱱ ᱯᱚᱨᱡᱚᱱᱛᱚ ᱟᱵᱚ ᱵᱟᱵᱚ ᱫᱟᱲᱮᱭᱟᱜᱼᱟ ᱟᱵᱚ ᱡᱚᱛᱚ ᱦᱚᱲ ᱵᱟᱝ ᱵᱚ ᱢᱮᱱᱮᱫᱼᱟ ᱩᱱ ᱡᱚᱦᱚᱜ ᱫᱚ ᱟᱵᱚᱣᱟᱜ ᱢᱚᱱ ᱨᱮ ᱢᱤᱫᱴᱮᱱ ᱫᱩᱨᱵᱚᱞᱚᱛᱟ ᱦᱤᱡᱩᱜ ᱠᱟᱱᱟ ᱡᱟᱦᱟᱸ ᱯᱷᱚᱞᱚ ᱨᱮ ᱟᱵᱚ ᱟᱹᱛᱨᱩᱧ ᱩᱛᱟᱹᱨᱚᱜ ᱠᱟᱱᱟ ᱵᱚ ᱮᱵᱚᱝ ᱵᱟᱝ ᱵᱚ ᱫᱟᱲᱮᱭᱟᱜᱼᱟ ᱤᱧ ᱫᱩᱧ ᱨᱮᱸᱜᱮᱡ ᱜᱮᱭᱟ ᱤᱧ ᱫᱚ ᱦᱟᱹᱱᱠᱩ ᱫᱚᱠᱚ ᱠᱤᱥᱟᱹᱬ ᱜᱮᱭᱟ ᱪᱷᱟᱹᱛᱤᱠ ᱫᱚᱠᱚ ᱫᱟᱲᱮᱭᱟᱜᱼᱟ ᱟᱵᱚ ᱫᱚ ᱪᱮᱫ ᱦᱚᱸ ᱵᱟᱹᱱᱩᱜᱼᱟ ᱟᱵᱚ ᱫᱚ ᱵᱟᱵᱚ ᱫᱟᱲᱮᱭᱟᱜᱼᱟ ᱚᱱᱟ ᱢᱤᱫᱴᱤᱡ ᱟᱵᱚᱣᱟᱜ ᱟᱵᱚᱣᱟᱜ ᱵᱷᱤᱛᱤᱨ ᱨᱮ ᱟᱹᱰᱤ ᱢᱟᱨᱟᱝ ᱵᱮᱢᱟᱨ ᱠᱟᱱᱟ ᱚᱱᱟᱛᱮ ᱡᱚᱛᱚ ᱦᱚᱲ ᱠᱚ ᱥᱟᱢᱟᱝ ᱢᱮᱛᱟ ᱵᱚᱱ ᱠᱟᱱᱟ ᱟᱵᱚ ᱡᱚᱛᱚ ᱦᱚᱲ ᱡᱚᱛᱚᱣᱟᱜ ᱵᱚ ᱫᱟᱲᱮᱭᱟᱜᱼᱟ ᱟᱵᱚ ᱪᱟᱦᱟᱣ ᱞᱮᱠᱷᱟᱱ ᱵᱚ ᱫᱟᱲᱮᱭᱟᱜᱼᱟ ᱠᱤᱱᱛᱩ ᱚᱱᱟ ᱞᱟᱹᱜᱤᱫ ᱪᱷᱩᱴᱟᱹᱜ ᱦᱩᱭᱩᱜ ᱠᱟᱱᱟ ᱢᱩᱬ ᱡᱩᱫᱤ ᱵᱚ ᱪᱷᱩᱴᱟᱹᱜᱼᱟ ᱟᱵᱚ ᱵᱚ ᱢᱮᱱᱟ ᱢᱮᱱ ᱥᱟᱶᱛᱮ ᱚᱵᱵᱷᱟᱥ ᱵᱚ ᱫᱚᱦᱚᱭᱟ ᱠᱟᱹᱢᱤᱭᱟᱵᱚ ᱠᱩᱨᱩᱢᱩᱴᱩᱭᱟᱵᱚ ᱱᱤᱦᱟᱹᱛᱤ ᱟᱵᱚ ᱵᱚ ᱫᱟᱲᱮᱭᱟᱜᱼᱟ ᱟᱹᱞᱤᱧ ᱧᱮᱞᱮᱫ ᱠᱚᱣᱟᱞᱤᱧ ᱴᱚᱞᱟ ᱯᱟᱲᱟ ᱠᱚᱨᱮ ᱫᱤᱥᱚᱢ ᱠᱚᱨᱮ ᱧᱮᱞᱮᱫ ᱠᱚᱣᱟᱞᱤᱧ ᱟᱵᱚ ᱡᱚᱛᱚ ᱠᱷᱮᱛᱨᱮ ᱨᱮ ᱪᱮᱫ ᱨᱮᱦᱚᱸ ᱜᱩᱨᱩᱛᱛᱚ ᱡᱤᱱᱤᱥ ᱜᱮ ᱵᱟᱵᱚ ᱤᱫᱤᱭᱟ ᱜᱩᱨᱩᱛᱛᱚ ᱡᱤᱱᱤᱥ ᱵᱟᱵᱚ ᱤᱫᱤᱭᱟᱠᱟᱫ ᱠᱷᱟᱹᱛᱤᱨ ᱛᱮᱦᱮᱧ ᱪᱷᱟᱹᱛᱤᱠ ᱠᱚ ᱠᱷᱚᱱ ᱟᱹᱰᱤ ᱛᱟᱭᱚᱢ ᱨᱮ ᱢᱮᱱᱟᱜ ᱵᱚᱱᱟ ᱮᱠ ᱨᱮ ᱟᱵᱚ ᱢᱟ ᱥᱟᱱᱛᱟᱲ ᱫᱤᱥᱚᱢ ᱠᱟᱱᱟ ᱥᱟᱱᱛᱟᱲ ᱟᱹᱛᱩ ᱠᱟᱱᱟ ᱟᱵᱚ ᱟᱹᱫᱤᱵᱟᱹᱥᱤ ᱫᱤᱥᱚᱢ ᱠᱟᱱᱟ ᱢᱮᱱᱠᱷᱟᱱ ᱟᱵᱚ ᱫᱚ ᱵᱩᱨᱩ ᱫᱷᱟᱨᱮ ᱰᱩᱝᱨᱤ ᱫᱷᱤᱨᱤ ᱫᱟᱨᱮ ᱵᱷᱤᱛᱤᱨ ᱨᱮ ᱛᱟᱦᱮᱱ ᱦᱚᱲ ᱠᱟᱱᱟ ᱵᱚ ᱟᱹᱫᱤᱢ ᱡᱟᱹᱛᱤ ᱵᱚ ᱫᱚᱥᱚᱜᱼᱟ ᱠᱤᱱᱛᱩ ᱟᱵᱚᱣᱟᱜ ᱟᱹᱫᱤᱢ ᱞᱮᱠᱟ ᱠᱟᱹᱢᱤ ᱫᱚ ᱵᱟᱭ ᱦᱩᱭᱩᱜ ᱠᱟᱱᱟ ᱥᱮᱫᱟᱭ ᱡᱟᱦᱟᱸ ᱞᱮᱠᱟ ᱟᱵᱚ ᱟᱹᱫᱤᱢ ᱞᱮᱠᱟ ᱠᱟᱹᱢᱤ ᱵᱟᱭ ᱦᱩᱭᱩᱜ ᱠᱟᱱ ᱠᱷᱟᱹᱛᱤᱨ ᱛᱮ ᱱᱤᱛᱚᱝ ᱩᱱᱟᱹᱜ ᱞᱟᱛᱟᱨ ᱨᱮ ᱢᱮᱱᱟᱜ ᱵᱚᱱᱟ ᱢᱮᱱᱠᱷᱟᱱ ᱟᱵᱚ ᱡᱮ ᱯᱚᱨᱡᱚᱱᱛᱚ ᱵᱟᱵᱚ ᱮᱵᱷᱮᱱ ᱟᱠᱟᱱᱟ ᱚᱠᱚᱭ ᱦᱚᱸ ᱵᱟᱝᱠᱚ ᱮᱵᱷᱮᱱ ᱫᱟᱲᱮᱭᱟᱵᱚᱱᱟ ᱚᱱᱟ ᱤᱫᱤ ᱠᱟᱛᱮ ᱡᱚᱛᱚ ᱦᱚᱲ ᱮᱵᱷᱮᱱᱚᱜ ᱛᱮ ᱦᱩᱭ ᱟᱵᱚᱱᱟ ᱥᱮᱪᱮᱫᱚᱜ ᱛᱮ ᱦᱩᱭ ᱟᱵᱚᱱᱟ ᱯᱟᱹᱦᱤᱞ ᱡᱟᱦᱟᱸ ᱞᱮᱠᱟ ᱟᱭᱳ ᱵᱟᱵᱟ ᱠᱚ ᱵᱟᱠᱚ ᱥᱮᱪᱮᱫ ᱞᱮᱱᱟ ᱚᱱᱟ ᱢᱟ ᱪᱷᱟᱰᱚ ᱠᱟᱛᱷᱟ ᱩᱱ ᱡᱚᱦᱚᱜ ᱫᱚ ᱡᱩᱜᱽ ᱛᱟᱦᱮᱸ ᱠᱟᱱᱟ ᱚᱱᱟ ᱡᱩᱜᱽ ᱛᱟᱦᱮᱸ ᱠᱟᱱᱟ ᱱᱤᱛᱚᱝ ᱡᱩᱜᱽ ᱵᱚᱫᱚᱞ ᱮᱱᱟ ᱟᱹᱨᱤ ᱟᱹᱨᱩᱭᱮᱱᱟ ᱟᱵᱚ ᱦᱚᱸ ᱟᱹᱨᱩ ᱛᱮᱜᱮ ᱯᱟᱲᱟᱣ ᱟᱵᱚᱱᱟ ᱱᱚᱣᱟ ᱫᱤᱥᱚᱢ ᱥᱚᱝᱥᱟᱨ ᱨᱮ ᱪᱟᱹᱞᱩᱜ ᱞᱟᱹᱜᱤᱫ ᱠᱷᱟᱱ ᱵᱮᱥ ᱛᱮ ᱵᱮᱥ ᱰᱟᱦᱟᱨ ᱛᱮ ᱛᱟᱲᱟᱢ ᱞᱟᱹᱜᱤᱫ ᱠᱷᱟᱱ ᱟᱵᱚ ᱡᱚᱛᱚ ᱦᱚᱲ ᱥᱮᱪᱮᱫ ᱛᱮ ᱦᱩᱭ ᱟᱵᱚᱱᱟ ᱚᱱᱟ ᱛᱮᱜᱮ ᱛᱚ ᱱᱚᱣᱟ ᱟᱹᱞᱤᱧᱟᱜ ᱥᱮᱪᱮᱫ ᱟᱠᱷᱲᱟ ᱧᱩᱛᱩᱢ ᱛᱮ ᱤᱭᱩᱴᱩᱵᱽ ᱪᱮᱱᱮᱞ ᱞᱤᱧ ᱮᱦᱚᱵ ᱟᱠᱟᱫᱼᱟ ᱚᱱᱟ ᱠᱷᱟᱹᱛᱤᱨ ᱟᱹᱞᱤᱧ ᱩᱭᱦᱟᱹᱨ ᱠᱮᱜᱼᱟ ᱞᱤᱧ ᱢᱚᱱ ᱵᱷᱤᱛᱟᱹᱨ ᱨᱮ ᱦᱚᱲ ᱠᱚ ᱧᱮᱞ ᱛᱮ ᱫᱤᱥᱚᱢ ᱦᱚᱲ ᱧᱮᱞ ᱛᱮ ᱪᱷᱟᱹᱛᱤᱠ ᱯᱟᱹᱴᱤ ᱠᱚᱧ ᱧᱮᱞ ᱠᱚᱣᱟ ᱟᱨ ᱟᱵᱚ ᱟᱹᱫᱤᱵᱟᱹᱥᱤ ᱧᱮᱞ ᱵᱚᱱᱟ ᱟᱹᱰᱤ ᱫᱩᱠ ᱜᱮᱧ ᱟᱹᱭᱠᱟᱹᱣᱟ ᱢᱮᱱᱠᱷᱟᱱ ᱪᱮᱫ ᱤᱧ ᱪᱤᱠᱟᱹᱭᱟ ᱡᱟᱭᱦᱳᱠ ᱱᱚᱣᱟ ᱥᱚᱢᱟᱡᱽ ᱛᱟᱞᱟ ᱨᱮ ᱥᱚᱢᱟᱡᱽ ᱨᱮᱱ ᱦᱚᱲ ᱠᱚ ᱟᱸᱡᱚᱢ ᱦᱚᱪᱚ ᱠᱚ ᱞᱟᱹᱜᱤᱫ ᱛᱮ ᱛᱮᱦᱮᱧ ᱥᱮᱪᱮᱫ ᱟᱠᱷᱲᱟ ᱧᱩᱛᱩᱢ ᱛᱮ ᱱᱚᱣᱟ ᱪᱮᱱᱮᱞ ᱤᱧ ᱵᱮᱱᱟᱣ ᱠᱮᱜᱼᱟ ᱟᱨ ᱱᱚᱣᱟ ᱢᱟᱫᱽᱫᱷᱚᱢ ᱛᱮ ᱟᱯᱮ ᱠᱚ ᱠᱤᱪᱷᱤ ᱠᱤᱪᱷᱤ ᱜᱮᱭᱟᱱ ᱮᱢᱟ ᱠᱚ ᱢᱮᱱᱛᱮ ᱟᱹᱞᱤᱧ ᱞᱚᱠᱠᱷᱚ ᱞᱤᱧ ᱫᱚᱦᱚ ᱟᱠᱟᱜᱼᱟ ᱛᱮ ᱵᱚᱭᱦᱟ ᱪᱮᱫ ᱵᱚ ᱢᱮᱱᱮᱜᱼᱟ ᱡᱚᱛᱚ ᱦᱚᱲ ᱜᱮᱵᱚ ᱥᱮᱪᱮᱫᱚᱜᱼᱟ ᱡᱚᱛᱚ ᱦᱚᱲ ᱜᱮ ᱥᱤᱠᱷᱱᱟᱹᱛ ᱵᱚ ᱟᱯᱱᱟᱨᱟ ᱡᱚᱛᱚ ᱦᱚᱲ ᱜᱮ ᱟᱵᱚᱨᱮᱱ ᱜᱤᱫᱟᱹᱨ ᱯᱤᱫᱟᱹᱨ ᱡᱚᱛᱚ ᱦᱚᱲ ᱜᱮᱵᱚ ᱥᱮᱪᱮᱫ ᱠᱚᱣᱟ ᱥᱮᱪᱮᱫ ᱥᱤᱠᱠᱷᱟ ᱦᱩᱭᱩᱜ ᱠᱟᱱᱟ ᱟᱵᱚᱣᱟᱜ ᱢᱟᱨᱟᱝ ᱫᱷᱚᱱ ᱠᱟᱱᱟ ᱚᱱᱟ ᱫᱚ ᱵᱟᱝ ᱠᱚ ᱠᱩᱢᱵᱽᱲᱩ ᱫᱟᱲᱮᱭᱟᱜᱼᱟ ᱵᱟᱝ ᱠᱚ ᱚᱨ ᱤᱛᱩᱫ ᱫᱟᱲᱮᱭᱟᱜᱼᱟ ᱡᱟᱨ ᱯᱷᱚᱞ ᱨᱮ ᱚᱱᱟ ᱫᱚ ᱟᱵᱚᱣᱟᱜ ᱢᱚᱱ ᱵᱷᱤᱛᱤᱨ ᱨᱮ ᱠᱟᱛᱷᱟ ᱠᱟᱱᱟ ᱚᱱᱟ ᱡᱟᱦᱟᱸ ᱛᱤᱱᱟᱹᱜ ᱵᱚ ᱜᱟᱥᱟᱣᱟ ᱢᱟᱡᱟᱣᱟ ᱩᱱᱟᱹᱜ ᱜᱮ ᱚᱱᱟ ᱫᱚ ᱞᱟᱥᱮᱨᱚᱜᱼᱟ ᱩᱱᱟᱹᱜ ᱜᱮ ᱪᱤᱠᱟᱹᱬᱚᱜᱼᱟ ᱩᱱᱟᱹᱜ ᱜᱮ ᱵᱮᱥ ᱵᱩᱡᱷᱟᱹᱜᱼᱟ ᱛᱚᱵᱮ ᱮᱱᱟᱝ ᱟᱵᱚᱣᱟᱜ ᱢᱟᱨᱥᱟᱞ ᱵᱟᱹᱛᱤ ᱛᱮᱵᱚᱱ ᱛᱟᱲᱟᱢ ᱫᱟᱲᱮᱭᱟᱜᱼᱟ ᱢᱟᱨᱥᱟᱞ ᱰᱟᱦᱟᱨ ᱛᱮᱵᱚᱱ ᱛᱟᱲᱟᱢ ᱫᱟᱲᱮᱭᱟᱜᱼᱟ ᱛᱚᱵᱮ ᱮᱱᱟᱝ ᱟᱵᱚ ᱡᱟᱹᱛᱤ ᱥᱟᱶᱛᱟ ᱢᱟᱲᱟᱝ ᱥᱮᱫ ᱥᱮᱱᱚᱜᱼᱟ ᱱᱚᱣᱟ ᱫᱚ ᱴᱷᱤᱠ ᱠᱟᱛᱷᱟ ᱠᱟᱱᱟ ᱛᱚᱵᱮ ᱱᱚᱝᱠᱟ ᱜᱮ ᱫᱮᱞᱟ ᱵᱚ ᱦᱤᱡᱩᱜᱼᱟ ᱥᱮᱪᱮᱫᱚᱜᱼᱟ ᱵᱚ ᱥᱤᱠᱷᱱᱟᱹᱛᱚᱜᱼᱟ ᱵᱚ ᱟᱵᱚᱣᱟᱜ ᱫᱤᱥᱚᱢ ᱞᱟᱦᱟᱱᱛᱤ ᱨᱮ ᱡᱳᱜᱽ ᱵᱚ ᱮᱢᱟ ᱢᱟ ᱛᱚᱵᱮ ᱠᱷᱟᱱ ᱛᱮᱦᱮᱧ ᱫᱚ ᱤᱱᱟᱹᱜ ᱜᱮ ᱟᱨ ᱦᱚᱸ ᱦᱤᱡᱩᱜ ᱠᱟᱱ ᱛᱷᱚᱠ ᱨᱮ ᱯᱮ ᱧᱮᱞᱟ ᱢᱟ ᱛᱚᱵᱮ ᱡᱚᱦᱟᱨ ᱢᱟ ᱛᱚᱵᱮ ᱡᱚᱦᱟᱨ